ᱢᱟᱨᱟᱝ ᱫᱟᱨᱮ ᱦᱤᱞᱟᱹᱯ ᱠᱚᱢ ᱢᱟᱨᱟᱝ ᱦᱟᱹᱠᱩ ᱡᱟᱹᱱᱩᱢ ᱠᱚᱢ ᱟᱹᱠᱤᱞ ᱦᱚᱲᱟᱜ ᱨᱚᱲ ᱠᱚᱢ ᱵᱷᱟᱜᱮ ᱦᱚᱲᱟᱜ ᱥᱚᱱᱢᱟᱱ ᱠᱚᱢ ᱨᱟᱹᱜᱤ ᱦᱚᱲᱟᱜ ᱥᱚᱵᱚᱨ ᱠᱚᱢ ᱵᱩᱜᱤ ᱦᱚᱲ ᱫᱚᱭ ᱡᱚᱢᱟ ᱠᱚᱢ ᱢᱩᱨᱩᱠ ᱦᱚᱲᱟᱜ ᱟᱹᱠᱤᱞ ᱠᱚᱢ ᱱᱤᱴᱷᱩᱨ ᱦᱚᱲᱟᱜ ᱫᱟᱭᱟ ᱠᱚᱢ ᱜᱤᱫᱽᱨᱟᱹ ᱠᱚᱣᱟᱜ ᱦᱤᱥᱟᱹ ᱠᱚᱢ ᱫᱷᱚᱨᱚᱢ ᱦᱚᱲ ᱨᱤᱱ ᱯᱮᱲᱟ ᱠᱚᱢ ᱥᱟᱦᱮᱵ ᱨᱮᱱᱟᱝ ᱵᱷᱚᱨᱥᱟ ᱠᱚᱢ ᱵᱷᱟᱜᱮ ᱠᱟᱛᱷᱟ ᱨᱮ ᱜᱚᱨᱚᱡᱽ ᱠᱚᱢ ᱥᱟᱹᱨᱤ ᱠᱟᱛᱷᱟ ᱨᱮ ᱯᱟᱹᱛᱭᱟᱹᱣ ᱠᱚᱢ ᱵᱟᱹᱲᱤᱡ ᱦᱚᱲᱟᱜ ᱞᱟᱡᱟᱣ ᱠᱚᱢ ᱯᱟᱹᱲᱩᱣᱟᱹ ᱦᱚᱲᱟᱜ ᱠᱩᱲᱟᱹᱭ ᱠᱚᱢ ᱢᱟᱛᱟᱞ ᱦᱚᱲᱟᱜ ᱠᱚᱫᱚᱨ ᱠᱚᱢ ᱟᱢ ᱡᱩᱫᱤ ᱮᱴᱟᱜ ᱦᱚᱲᱟᱜ ᱵᱷᱟᱹᱞᱟᱹᱭ ᱞᱟᱹᱜᱤᱫ ᱵᱷᱟᱜᱮᱢ ᱠᱟᱹᱢᱤ ᱟᱠᱟᱫᱼᱟ ᱩᱭᱦᱟᱹᱨ ᱫᱚᱦᱚ ᱠᱟᱜ ᱢᱮ ᱟᱢ ᱜᱮ ᱢᱤᱫ ᱫᱤᱱ ᱵᱤᱪᱟᱹᱨ ᱨᱮᱱᱟᱝ ᱫᱚᱨ ᱜᱚᱲᱟ ᱨᱮ ᱛᱤᱸᱜᱩ ᱦᱩᱭ ᱟᱢᱟ ᱥᱮᱛᱟ ᱡᱚᱠᱷᱚᱱ ᱜᱷᱟᱥ ᱮ ᱡᱚᱢᱟ ᱵᱟᱰᱟᱭ ᱢᱮ ᱞᱟᱡ ᱛᱟᱭ ᱱᱚᱥᱴᱚ ᱟᱠᱟᱱᱟ ᱢᱮᱱᱛᱮ ᱢᱟᱱᱣᱟ ᱡᱚᱠᱷᱚᱱ ᱜᱷᱩᱥ ᱮ ᱡᱚᱢᱟ ᱱᱚᱣᱟ ᱠᱟᱛᱷᱟ ᱦᱚᱸ ᱵᱟᱰᱟᱭ ᱢᱮ ᱡᱮ ᱩᱱᱤᱭᱟᱜ ᱚᱱᱛᱚᱨ ᱦᱚᱸ ᱱᱚᱥᱴᱚ ᱟᱠᱟᱱᱟ ᱢᱮᱱᱛᱮ ᱢᱤᱫ ᱴᱟᱠᱟ ᱠᱷᱩᱪᱨᱟᱹ ᱯᱩᱭᱥᱟᱹ ᱚᱛ ᱨᱮ ᱧᱩᱨ ᱞᱮᱱᱠᱷᱟᱱ ᱥᱟᱰᱮᱭᱟ ᱢᱮᱱᱠᱷᱟᱱ ᱵᱟᱨ ᱦᱟᱡᱟᱨ ᱴᱟᱠᱟ ᱨᱮᱱᱟᱝ ᱱᱳᱴ ᱧᱩᱨ ᱞᱮᱱᱠᱷᱟᱱ ᱵᱟᱭ ᱥᱟᱰᱮᱭᱟ ᱚᱱᱠᱟ ᱞᱮᱠᱟ ᱟᱹᱠᱤᱞ ᱦᱚᱲ ᱫᱚ ᱵᱟᱭ ᱡᱩᱠᱛᱤᱭᱟ ᱢᱮᱱᱠᱷᱟᱱ ᱢᱩᱨᱩᱠ ᱦᱚᱲᱟᱜ ᱢᱚᱡᱟ ᱫᱚ ᱥᱟᱨᱟ ᱜᱷᱟᱱᱮ ᱥᱟᱰᱮᱭᱟ ᱚᱱᱟᱛᱮ ᱡᱤᱵᱚᱱ ᱨᱮᱱᱟᱝ ᱡᱚᱛᱚ ᱚᱠᱛᱮ ᱵᱟᱨ ᱦᱟᱡᱟᱨ ᱴᱟᱠᱟ ᱱᱳᱴ ᱞᱮᱠᱟ ᱦᱩᱭᱩᱜ ᱡᱟᱹᱨᱩᱲᱟ ᱵᱮᱞᱮᱠ ᱨᱚᱯᱚᱲ ᱡᱷᱚᱜᱚᱲ ᱨᱮ ᱵᱟᱝ ᱥᱮᱞᱮᱫᱚᱜ ᱜᱮ ᱵᱩᱫᱟᱱ ᱠᱟᱹᱢᱤ ᱫᱚ ᱵᱟᱵᱟᱦᱟᱜ ᱥᱟᱱᱟ ᱤᱧᱡᱤᱱᱤᱭᱟᱨ ᱟᱭᱳᱣᱟᱜ ᱥᱟᱱᱟ ᱰᱟᱠᱛᱚᱨ ᱦᱚᱯᱚᱱ ᱵᱟᱦᱟᱜ ᱥᱟᱱᱟ ᱩᱠᱤᱞᱚᱜ ᱢᱮ ᱢᱟᱨᱟᱝ ᱵᱟᱦᱟᱜ ᱥᱟᱱᱟ ᱢᱟᱥᱴᱟᱨ ᱥᱟᱱᱟ ᱠᱚᱫᱚ ᱟᱭᱢᱟ ᱞᱮᱠᱟ ᱵᱮᱵᱩᱡ ᱡᱚᱛᱚ ᱨᱚᱲ ᱚᱠᱚᱭ ᱦᱚᱸ ᱵᱟᱠᱚ ᱨᱚᱲ ᱞᱮᱫ ᱦᱩᱭᱩᱜ ᱢᱮ ᱵᱷᱟᱜᱮ ᱦᱚᱲ ᱡᱤᱵᱚᱱ ᱨᱮ ᱯᱮᱱᱮ ᱵᱤᱥᱚᱭ ᱵᱟᱭ ᱨᱩᱣᱟᱹᱲᱟ ᱚᱠᱛᱮ ᱨᱚᱲ ᱟᱨ ᱫᱟᱣ ᱡᱤᱵᱚᱱ ᱨᱮ ᱯᱮᱱᱮ ᱵᱤᱥᱚᱭ ᱟᱞᱚᱢ ᱟᱫᱟ ᱥᱩᱞᱩᱠ ᱟᱸᱥ ᱟᱨ ᱥᱟᱹᱨᱤᱭᱟ ᱡᱤᱵᱚᱱ ᱨᱮ ᱯᱮᱱᱮ ᱵᱤᱥᱚᱭ ᱛᱮ ᱧᱩ ᱧᱩᱨᱟ ᱵᱟᱹᱰᱟᱹᱭ ᱮᱲᱮ ᱟᱨ ᱦᱤᱥᱟᱹ ᱡᱤᱵᱚᱱ ᱨᱮ ᱯᱮᱱᱮ ᱵᱤᱥᱚᱭ ᱟᱹᱰᱤ ᱫᱟᱢᱟᱱᱟ ᱫᱩᱞᱟᱹᱲ ᱥᱟᱵᱟᱨᱤ ᱟᱨ ᱡᱚᱴᱟᱣ ᱢᱮᱫ ᱫᱷᱟᱹᱨᱛᱤ ᱨᱮᱱᱟᱜ ᱡᱚᱛᱚᱣᱟᱜ ᱮ ᱧᱮᱞ ᱫᱟᱲᱮᱭᱟᱜᱼᱟ ᱢᱮᱱᱠᱷᱟᱱ ᱢᱮᱫ ᱨᱮ ᱪᱩᱵᱟᱹᱜ ᱞᱮᱱᱠᱷᱟᱱ ᱚᱱᱟ ᱫᱚ ᱟᱡᱛᱮ ᱵᱟᱭ ᱧᱮᱞ ᱫᱟᱲᱮᱭᱟᱜᱼᱟ ᱴᱷᱤᱠ ᱚᱱᱠᱟ ᱞᱮᱠᱟ ᱦᱚᱲ ᱮᱴᱟᱜ ᱦᱚᱲᱟᱜ ᱡᱚᱛᱚ ᱜᱟᱹᱞᱛᱤ ᱧᱮᱞ ᱫᱟᱲᱮᱭᱟᱜᱼᱟ ᱢᱮᱱᱠᱷᱟᱱ ᱱᱤᱡᱮᱨᱟᱜ ᱜᱟᱹᱞᱛᱤ ᱫᱚ ᱵᱟᱭ ᱧᱮᱞ ᱧᱟᱢᱟ ᱥᱩᱭ ᱟᱨ ᱪᱟᱞᱟᱦᱟᱜ ᱯᱷᱩᱞ ᱠᱟᱹᱦᱱᱤ ᱠᱟᱛᱷᱟ ᱞᱮᱠᱟ ᱪᱟᱞᱟᱭ ᱢᱮᱱᱟ ᱥᱩᱭ ᱟᱢᱟᱜ ᱪᱩᱯᱤ ᱨᱮ ᱵᱷᱩᱜᱟᱹᱜ ᱢᱮᱱᱠᱷᱟᱱ ᱪᱟᱞᱟ ᱟᱡᱛᱮ ᱵᱟᱭ ᱴᱷᱤᱠᱟᱹ ᱫᱟᱲᱮᱭᱟᱜᱼᱟ ᱟᱡᱟᱜ ᱪᱩᱯᱤ ᱨᱮ ᱛᱤᱱᱟᱹᱜ ᱚᱦᱤᱥᱟᱹᱵ ᱵᱷᱩᱜᱟᱹᱜ ᱟᱞᱟᱝ ᱨᱮ ᱡᱟᱝ ᱵᱟᱹᱱᱩᱜᱼᱟ ᱮᱱᱛᱮ ᱨᱮᱦᱚᱸ ᱟᱭᱢᱟ ᱦᱚᱲᱟᱜ ᱚᱱᱛᱚᱨ ᱨᱮ ᱨᱟᱹᱯᱩᱫ ᱫᱟᱲᱮᱭᱟᱜᱼᱟ ᱚᱱᱟᱛᱮ ᱨᱚᱲ ᱞᱟᱦᱟ ᱨᱮ ᱩᱭᱦᱟᱹᱨ ᱢᱮ ᱡᱟᱦᱟᱸ ᱴᱷᱮᱱ ᱮᱫᱽᱨᱮ ᱟᱨ ᱦᱤᱥᱟᱹ ᱰᱷᱮᱨᱟ ᱩᱱᱠᱩ ᱥᱟᱶᱛᱮ ᱚᱠᱚᱭ ᱦᱚᱸ ᱛᱟᱦᱮᱱ ᱵᱟᱝ ᱠᱚ ᱨᱮᱵᱮᱱᱟ ᱠᱚᱥᱴᱚ ᱨᱮᱦᱚᱸ ᱥᱟᱹᱨᱤᱭᱟᱜ ᱢᱟ ᱱᱚᱣᱟ ᱜᱮ ᱡᱮ ᱯᱮᱲᱟ ᱠᱚᱴᱷᱮᱱ ᱟᱢ ᱫᱚ ᱫᱩᱞᱟᱹᱲ ᱨᱤᱱᱤᱡ ᱫᱚ ᱵᱟᱝ ᱞᱟᱹᱠᱛᱤ ᱨᱤᱱᱤᱡ ᱜᱮ ᱫᱷᱟᱹᱨᱛᱤ ᱨᱮ ᱜᱷᱟᱨᱚᱸᱡᱽ ᱠᱷᱚᱱ ᱛᱮ ᱢᱟᱨᱟᱝ ᱫᱷᱚᱱ ᱫᱚ ᱵᱟᱹᱱᱩᱜᱼᱟ ᱵᱟᱵᱟ ᱠᱷᱚᱱ ᱛᱮ ᱢᱟᱨᱟᱝ ᱟᱹᱭᱩᱨ ᱠᱚ ᱵᱟᱹᱱᱩᱜ ᱠᱚᱣᱟ ᱜᱚᱜᱚ ᱠᱷᱚᱱ ᱛᱮ ᱢᱟᱨᱟᱝ ᱫᱷᱟᱹᱨᱛᱤ ᱵᱟᱹᱱᱩᱜᱼᱟ ᱵᱚᱭᱦᱟ ᱠᱷᱚᱱ ᱛᱮ ᱢᱟᱨᱟᱝ ᱪᱚᱴᱟᱣ ᱵᱟᱹᱱᱩᱜ ᱠᱚᱣᱟ ᱢᱤᱥᱨᱟ ᱠᱷᱚᱱ ᱛᱮ ᱢᱟᱨᱟᱝ ᱩᱭᱦᱟᱹᱨ ᱠᱚ ᱵᱟᱹᱱᱩᱜ ᱠᱚᱣᱟ ᱮᱨᱟ ᱠᱷᱚᱱ ᱛᱮ ᱢᱟᱨᱟᱝ ᱯᱮᱲᱟ ᱜᱮ ᱵᱟᱹᱱᱩᱜ ᱠᱚᱣᱟ ᱚᱱᱟᱛᱤᱧ ᱢᱮᱱᱟ ᱜᱷᱟᱨᱚᱸᱡᱽ ᱵᱟᱝᱠᱷᱟᱱ ᱡᱤᱵᱚᱱ ᱨᱮᱱᱟᱝ ᱫᱟᱢ ᱜᱮ ᱵᱟᱹᱱᱩᱜᱼᱟ ᱥᱮ ᱨᱚᱝ ᱦᱚᱸ ᱵᱟᱹᱱᱩᱜᱼᱟ ᱢᱤᱫ ᱴᱷᱚᱯ ᱵᱤᱥ ᱟᱹᱰᱤ ᱰᱷᱮᱨ ᱫᱟᱜ ᱮ ᱱᱚᱥᱴᱚ ᱫᱟᱲᱮᱭᱟᱜᱼᱟ ᱦᱩᱰᱤᱧ ᱦᱩᱰᱤᱧ ᱫᱷᱤᱨᱤ ᱟᱹᱨᱥᱤ ᱨᱟᱹᱯᱩᱫ ᱫᱟᱲᱮᱭᱟᱜᱼᱟ ᱟᱨ ᱦᱩᱰᱤᱧ ᱦᱩᱰᱤᱧ ᱢᱤᱫ ᱪᱩᱜᱽᱞᱤ ᱨᱚᱲ ᱜᱚᱴᱟ ᱡᱤᱵᱚᱱ ᱮ ᱱᱚᱥᱴᱚ ᱫᱟᱲᱮᱭᱟᱜᱼᱟ ᱵᱟᱹᱭᱥᱟᱹᱠᱷ ᱵᱚᱸᱜᱟ ᱵᱤᱨ ᱵᱟᱣᱛᱮ ᱨᱟᱹᱯᱩᱫᱚᱜᱼᱟ ᱚᱲᱟᱜ ᱚᱱᱛᱚᱨ ᱨᱮᱱᱟᱝ ᱵᱤᱨ ᱵᱟᱣᱛᱮ ᱥᱟᱦᱟ ᱵᱟᱹᱜᱤ ᱟᱢᱟᱭ ᱯᱮᱲᱟ